ᱥᱟᱱᱟᱢ ᱠᱚ ᱡᱚᱦᱟᱨ ᱟᱹᱞᱤᱧ ᱜᱮ ᱞᱚᱠᱷᱚᱱ ᱵᱟᱥᱠᱮ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱵᱚ ᱡᱚᱛᱚ ᱦᱚᱲ ᱜᱮ ᱡᱚᱛᱚ ᱞᱮᱠᱟᱱᱟᱜ ᱵᱚ ᱠᱟᱹᱢᱤ ᱠᱟᱱᱟ ᱡᱚᱛᱚ ᱞᱮᱠᱟᱱ ᱵᱤᱵᱷᱟᱜᱽ ᱨᱮ ᱟᱵᱚ ᱠᱟᱹᱢᱤ ᱨᱮᱜᱮ ᱢᱮᱱᱟᱜ ᱵᱚᱱᱟ ᱛᱚᱵᱮ ᱱᱚᱰᱮ ᱧᱮᱞᱚᱜᱼᱟ ᱟᱵᱚᱨᱮᱱ ᱥᱩᱨ ᱦᱚᱲ ᱟᱵᱚ ᱥᱟᱞᱟᱜ ᱠᱟᱹᱢᱤ ᱠᱟᱱ ᱡᱟᱹᱛᱤ ᱦᱚᱲ ᱵᱟ ᱟᱵᱚ ᱥᱟᱞᱟᱜ ᱯᱮᱥᱟ ᱨᱮ ᱢᱮᱱᱟᱜ ᱠᱚ ᱦᱚᱲ ᱟᱵᱚ ᱨᱤᱱ ᱥᱟᱹᱭ ᱯᱚᱲᱤᱥᱟ ᱦᱚᱲ ᱟᱵᱚ ᱧᱮᱞ ᱛᱮ ᱪᱮᱫ ᱪᱮᱫ ᱠᱷᱟᱹᱛᱤᱨ ᱠᱚ ᱥᱚᱛᱨᱩᱜᱼᱟ ᱟᱨ ᱪᱮᱫ ᱞᱟᱹᱜᱤᱫ ᱠᱚ ᱟᱹᱲᱤᱥᱚᱜᱼᱟ ᱦᱤᱸᱥᱟᱹᱜ ᱟᱠᱚ ᱚᱱᱟ ᱠᱚ ᱵᱟᱵᱚᱛ ᱛᱮᱜᱮ ᱛᱮᱦᱮᱧᱟᱜ ᱜᱟᱞᱢᱟᱨᱟᱣ ᱟᱵᱚ ᱨᱤᱱ ᱦᱚᱲ ᱠᱚ ᱡᱚᱛᱚ ᱦᱚᱲ ᱜᱮᱵᱚ ᱧᱮᱞ ᱠᱚᱣᱟ ᱟᱵᱚ ᱡᱟᱦᱟᱱᱟᱜ ᱵᱚ ᱠᱟᱹᱢᱤᱭᱟ ᱚᱱᱟ ᱠᱷᱮᱛᱨᱮ ᱨᱮ ᱮᱴᱠᱮᱴᱚᱬᱮ ᱟᱹᱜᱩᱭ ᱞᱟᱹᱜᱤᱫ ᱟᱹᱰᱤ ᱦᱚᱲ ᱠᱚ ᱛᱟᱦᱮᱱᱟ ᱢᱮᱱᱠᱷᱟᱱ ᱩᱱᱠᱩ ᱜᱮ ᱟᱵᱚ ᱨᱮᱱ ᱥᱚᱛᱨᱩ ᱠᱚ ᱵᱮᱱᱟᱜᱼᱟ ᱩᱱᱠᱩ ᱜᱮ ᱟᱵᱚᱣᱟᱜ ᱠᱟᱹᱢᱤ ᱨᱮ ᱮᱴᱠᱮᱴᱚᱬᱮ ᱠᱚ ᱟᱹᱜᱩᱭᱟ ᱩᱱᱠᱩ ᱜᱮ ᱟᱵᱚ ᱥᱩᱞᱩᱠ ᱥᱟᱺᱦᱤᱡ ᱠᱟᱹᱢᱤ ᱨᱮ ᱵᱟᱝ ᱠᱚ ᱜᱚᱲᱚ ᱟᱵᱚᱱᱟ ᱛᱚᱵᱮ ᱱᱚᱣᱟ ᱫᱚ ᱪᱮᱫ ᱠᱷᱟᱹᱛᱤᱨ ᱪᱮᱫ ᱞᱟᱹᱜᱤᱫ ᱩᱱᱟᱹᱜ ᱠᱚ ᱥᱚᱛᱨᱩᱜᱼᱟ ᱱᱚᱰᱮ ᱥᱚᱢᱟᱡᱽ ᱨᱮ ᱧᱮᱞᱚᱜ ᱠᱟᱱᱟ ᱟᱵᱚ ᱨᱮᱱ ᱥᱚᱛᱨᱩ ᱫᱚ ᱠᱩᱞ ᱵᱟᱱᱟ ᱦᱟᱹᱛᱤ ᱪᱮᱴᱨᱟ ᱪᱮ ᱛᱟᱹᱨᱩᱵ ᱩᱱᱠᱩ ᱫᱚ ᱟᱵᱚᱨᱮᱱ ᱥᱚᱛᱨᱩ ᱫᱚᱠᱚ ᱵᱟᱝ ᱠᱟᱱᱟ ᱪᱮ ᱯᱩᱥᱤ ᱥᱮᱛᱟ ᱩᱱᱠᱩ ᱦᱚᱸ ᱟᱵᱚᱨᱮᱱ ᱫᱚᱠᱚ ᱥᱚᱛᱨᱩ ᱫᱚᱠᱚ ᱵᱟᱝ ᱠᱟᱱᱟ ᱠᱤᱱᱛᱩ ᱟᱵᱚ ᱦᱚᱲ ᱦᱚᱯᱚᱱ ᱦᱚᱲ ᱦᱚᱯᱚᱱ ᱜᱮ ᱟᱵᱚᱨᱮᱱ ᱥᱚᱛᱨᱩ ᱫᱚ ᱟᱵᱚᱨᱮᱱ ᱥᱩᱨ ᱥᱟᱹᱜᱟᱹᱭ ᱦᱚᱲ ᱜᱮ ᱥᱚᱛᱨᱩ ᱫᱚ ᱟᱵᱚᱨᱮᱱ ᱥᱟᱹᱭ ᱯᱚᱲᱤᱥᱟ ᱦᱚᱲ ᱜᱮ ᱥᱚᱛᱨᱩ ᱫᱚ ᱟᱵᱚ ᱥᱟᱞᱟᱜ ᱠᱟᱹᱢᱤ ᱠᱟᱱ ᱦᱚᱲ ᱜᱮ ᱥᱚᱛᱨᱩ ᱫᱚ ᱱᱚᱜᱼᱚ ᱱᱚᱝᱠᱟ ᱠᱟᱛᱷᱟ ᱟᱵᱚ ᱢᱤᱫᱴᱟᱝ ᱠᱟᱛᱷᱟ ᱩᱭᱦᱟᱹᱨᱚᱜ ᱢᱟ ᱟᱵᱚ ᱚᱠᱚᱭ ᱢᱟᱥᱴᱟᱨ ᱟᱠᱟᱱᱟ ᱵᱟᱝ ᱴᱤᱪᱟᱨ ᱟᱠᱟᱱᱟ ᱠᱚ ᱩᱱᱠᱩ ᱫᱚ ᱟᱠᱚ ᱨᱤᱱ ᱥᱚᱛᱨᱩ ᱫᱚ ᱴᱤᱪᱟᱨ ᱜᱮ ᱚᱠᱚᱭ ᱰᱟᱠᱛᱚᱨ ᱟᱠᱟᱱᱟ ᱩᱱᱠᱩ ᱨᱤᱱ ᱥᱚᱛᱨᱩ ᱫᱚ ᱰᱟᱠᱛᱚᱨ ᱦᱚᱲ ᱠᱚᱜᱮ ᱚᱱᱠᱟ ᱜᱮ ᱪᱟᱹᱥᱤ ᱨᱤᱱ ᱥᱚᱛᱨᱩ ᱫᱚ ᱪᱟᱹᱥᱤ ᱜᱮ ᱥᱟᱹᱭ ᱯᱚᱲᱤᱥᱟ ᱨᱤᱱ ᱥᱚᱛᱨᱩ ᱫᱚ ᱥᱟᱹᱭ ᱯᱚᱲᱤᱥᱟ ᱨᱤᱱ ᱜᱮ ᱚᱱᱠᱟ ᱜᱮ ᱟᱵᱚ ᱱᱤᱛᱚᱝ ᱮᱦᱚᱵᱚᱜ ᱢᱟ ᱟᱵᱚ ᱚᱲᱟᱜ ᱠᱷᱚᱱ ᱟᱵᱚ ᱚᱲᱟᱜ ᱨᱮ ᱧᱮᱞ ᱠᱚ ᱧᱮᱞ ᱟᱵᱚ ᱟᱵᱚ ᱨᱤᱱ ᱠᱤᱢᱤᱱ ᱠᱚ ᱵᱟᱹᱦᱩ ᱠᱚ ᱢᱮᱱᱟᱜ ᱠᱚᱣᱟ ᱛᱚᱵᱮ ᱱᱚᱣᱟ ᱠᱷᱮᱛᱨᱮ ᱨᱮᱦᱚᱸ ᱟᱵᱚ ᱯᱨᱚᱛᱮᱠ ᱠᱷᱮᱛᱨᱮ ᱨᱮᱜᱮ ᱟᱵᱚ ᱠᱚᱞᱤ ᱡᱷᱚᱜᱽᱲᱟ ᱮᱦᱚᱵᱚᱜ ᱠᱷᱟᱱ ᱟᱵᱚ ᱟᱭᱳ ᱠᱷᱚᱱ ᱵᱟᱹᱦᱩ ᱠᱚ ᱜᱮ ᱢᱤᱫᱴᱟᱝ ᱚᱥᱩᱵᱤᱫᱷᱟ ᱠᱚ ᱫᱮᱠᱷᱟᱣᱟ ᱡᱟ ᱯᱷᱚᱞᱚ ᱨᱮ ᱢᱤᱫᱴᱤᱡ ᱟᱭᱳ ᱜᱮ ᱢᱟᱲᱟᱝ ᱵᱟᱹᱦᱩ ᱠᱟᱛᱮ ᱦᱮᱡ ᱞᱮᱱᱟᱭ ᱱᱤᱛᱚᱝ ᱩᱱᱤ ᱟᱭᱳ ᱠᱟᱛᱮ ᱚᱲᱟᱜ ᱨᱮ ᱛᱟᱦᱮᱱ ᱠᱟᱱᱟᱭ ᱡᱚᱛᱚ ᱦᱚᱲ ᱵᱟᱹᱦᱩ ᱴᱟᱜ ᱮ ᱦᱤᱡᱩᱜᱼᱟ ᱩᱱᱤ ᱠᱷᱚᱱ ᱜᱮ ᱠᱚᱢᱯᱞᱮᱱ ᱮᱦᱚᱵᱚᱜᱼᱟ, ᱚᱵᱷᱤᱡᱳᱜᱽ ᱮᱦᱚᱵᱚᱜᱼᱟ, ᱚᱱᱟ ᱵᱟᱭ ᱜᱟᱱᱚᱜ ᱠᱟᱱᱟ, ᱱᱚᱣᱟ ᱵᱟᱭ ᱜᱟᱱᱚᱜ ᱠᱟᱱᱟ᱾ ᱛᱚᱵᱮ ᱱᱚᱜᱼᱚ ᱱᱚᱝᱠᱟ ᱠᱟᱛᱷᱟ ᱢᱤᱫᱴᱤᱡ ᱥᱟᱹᱭ ᱯᱚᱲᱤᱥᱟ, ᱢᱤᱫᱴᱤᱡ ᱡᱟᱹᱛᱤ ᱵᱷᱤᱛᱤᱨ ᱨᱮ ᱛᱟᱦᱮᱸᱱ ᱦᱚᱲ ᱜᱮ ᱩᱱᱤ ᱫᱚᱭ ᱥᱚᱛᱨᱩᱭ ᱵᱮᱱᱟᱜᱼᱟ᱾ ᱟᱯᱱᱟᱨ ᱥᱚᱛᱨᱩ ᱩᱱᱤ ᱜᱮ ᱦᱚᱭᱨᱟᱬ ᱢᱮᱭᱟᱭ᱾ ᱛᱚᱵᱮ ᱱᱚᱜᱼᱚ ᱱᱚᱣᱟ ᱡᱤᱱᱤᱥ ᱜᱮ ᱡᱚ ᱠᱚ ᱦᱚᱭᱨᱟᱱ ᱫᱚ ᱚᱱᱟ ᱪᱮᱫ ᱞᱮᱠᱟ ᱨᱮ ᱚᱱᱟ ᱟᱵᱚ ᱟᱠᱚᱣᱟᱜ ᱡᱚᱞᱟᱣ ᱛᱮᱫ ᱪᱮᱫ ᱞᱮᱠᱟ ᱨᱮ ᱟᱵᱚ ᱵᱷᱤᱛᱟᱹᱨ ᱵᱚ ᱪᱟᱵᱟᱭᱟ ᱚᱱᱟ ᱠᱚ ᱤᱫᱤ ᱠᱟᱛᱮ ᱡᱟᱦᱟᱱ ᱠᱟᱹᱢᱤ ᱨᱮ ᱟᱵᱚ ᱵᱚ ᱞᱟᱜᱟᱣ ᱟᱠᱟᱱ ᱢᱮᱱᱟᱜ ᱵᱚᱱᱟ ᱚᱱᱟ ᱠᱟᱹᱢᱤ ᱠᱮᱵᱮ ᱦᱮᱞᱮ ᱵᱟᱝ ᱵᱚ ᱵᱟᱹᱜᱤᱭᱟ ᱡᱮᱢᱚᱱ ᱚᱱᱟ ᱠᱟᱹᱢᱤ ᱨᱮ ᱡᱟᱦᱟᱸ ᱛᱤᱱᱟᱹᱜ ᱚᱥᱩᱵᱤᱫᱟ ᱥᱩᱵᱤᱫᱟ ᱦᱤᱡᱩᱜ ᱨᱮᱦᱚᱸ ᱚᱱᱟ ᱠᱟᱹᱢᱤ ᱯᱨᱚᱛᱤ ᱢᱚᱱ ᱵᱚ ᱞᱟᱜᱟᱣᱟ ᱛᱚᱵᱮ ᱮᱱᱟᱝ ᱟᱡ ᱡᱟᱦᱟᱸᱭ ᱦᱤᱸᱥᱟᱹᱜ ᱠᱟᱱ ᱦᱚᱲ, ᱡᱟᱦᱟᱸᱭ ᱨᱟᱹᱜᱤᱜ ᱠᱟᱱ ᱦᱚᱲ, ᱡᱟᱦᱟᱸ ᱟᱯᱱᱟᱨᱟᱜ ᱠᱟᱹᱢᱤ ᱧᱮᱞ ᱛᱮ ᱡᱚᱞᱟᱜ ᱠᱟᱱ ᱦᱚᱲ, ᱩᱱᱤ ᱛᱟᱹᱦᱩ ᱜᱮ ᱡᱚᱞᱟᱜᱼᱟ᱾ ᱡᱮᱛᱮ ᱵᱟᱲᱮ ᱛᱟᱹᱦᱩᱭ ᱡᱚᱞᱟᱜᱼᱟ, ᱚᱱᱟ ᱫᱚ ᱟᱡᱟᱜ ᱜᱮ ᱠᱷᱮᱛᱤᱜᱼᱟ, ᱟᱵᱚᱣᱟᱜ ᱫᱚ ᱵᱟᱭ ᱠᱷᱮᱛᱤᱜᱼᱟ᱾ ᱛᱚᱵᱮ ᱟᱠᱚ ᱠᱚ ᱡᱚᱞᱟᱜ ᱠᱟᱱᱟ ᱢᱮᱱᱛᱮ ᱟᱵᱚ ᱵᱚ ᱰᱟᱹᱵᱽᱨᱩᱡ ᱨᱩᱣᱟᱹᱲᱚᱜᱼᱟ, ᱟᱵᱚ ᱵᱚ ᱞᱤᱪᱟᱹ ᱨᱩᱣᱟᱹᱲᱚᱜᱼᱟ, ᱚᱱᱟ ᱠᱟᱹᱢᱤ ᱠᱷᱟᱹᱛᱟᱹ ᱨᱮ ᱵᱟᱝ ᱵᱚ ᱢᱟᱲᱟᱝᱚᱜᱼᱟ, ᱚᱱᱟ ᱫᱚ ᱟᱵᱚ ᱞᱟᱹᱜᱤᱫ ᱜᱮ ᱠᱷᱟᱨᱟᱯᱟ᱾ ᱛᱚᱵᱮ ᱱᱚᱜᱼᱚ ᱱᱚᱣᱟ ᱡᱚᱞᱟᱜ ᱠᱟᱱ, ᱨᱟᱹᱜᱤᱜ ᱠᱟᱱ, ᱦᱤᱸᱥᱟᱹᱜ ᱠᱟᱱ ᱦᱚᱲ ᱞᱟᱹᱜᱤᱫ ᱫᱚ ᱱᱤᱡᱚᱨ ᱟᱠᱚ ᱡᱟᱦᱟᱸ ᱠᱟᱹᱢᱤ ᱠᱚᱨᱮ ᱠᱚ ᱡᱚᱞᱟᱜ ᱠᱟᱱᱟ ᱚᱱᱟ ᱠᱟᱹᱢᱤ ᱯᱨᱚᱛᱤ ᱟᱵᱚ ᱛᱟᱹᱦᱩ ᱠᱮ ᱛᱟᱹᱦᱩ ᱟᱨᱦᱚᱸ ᱥᱚᱯᱷᱚᱞᱚᱛᱟ ᱪᱮᱫ ᱞᱮᱠᱟ ᱨᱮᱵᱚ ᱧᱮᱞ ᱧᱟᱢ ᱚᱪᱚ ᱠᱚᱣᱟ ᱚᱱᱟ ᱜᱮᱵᱚ ᱠᱟᱹᱢᱤᱭᱟ ᱮᱱᱠᱷᱟᱱ ᱟᱠᱚ ᱡᱟᱦᱟᱸ ᱛᱤᱱᱟᱹᱜ ᱠᱚ ᱡᱚᱞᱟᱜ ᱨᱮᱦᱚᱸ ᱚᱱᱟ ᱫᱚ ᱟᱠᱚ ᱡᱚᱞᱟᱜ ᱡᱤᱱᱤᱥ ᱫᱚ ᱟᱠᱚ ᱜᱮ ᱡᱚᱞᱟᱣ ᱠᱚᱣᱟᱭ ᱟᱠᱚ ᱜᱮᱠᱚ ᱠᱷᱮᱛᱤᱜᱼᱟ ᱛᱚᱵᱮ ᱱᱚᱜᱼᱚ ᱱᱚᱝᱠᱟ ᱠᱟᱛᱷᱟ ᱡᱟᱦᱟᱸ ᱛᱤᱱᱟᱹᱜ ᱟᱵᱚ ᱥᱚᱢᱟᱡᱽ ᱨᱮᱵᱚ ᱧᱮᱞᱮᱫ ᱠᱚᱣᱟ ᱱᱤᱡᱚᱨ ᱦᱚᱲ ᱜᱮ ᱱᱤᱡᱚᱨ ᱥᱚᱛᱨᱩ ᱮᱴᱟᱜ ᱦᱚᱲ ᱫᱚ ᱵᱟᱝᱟ ᱱᱤᱡᱚᱨ ᱡᱟᱹᱛᱤ ᱨᱮᱱ ᱜᱮ ᱱᱤᱡᱚᱨ ᱨᱮᱱ ᱥᱚᱛᱨᱩ ᱮᱴᱟᱜ ᱦᱚᱲ ᱫᱚ ᱵᱟᱝᱟ ᱚᱱᱠᱟ ᱜᱮ ᱟᱹᱰᱤ ᱜᱟᱱ ᱟᱭᱢᱟ ᱮᱴᱟᱜ ᱡᱟᱹᱛᱤ ᱨᱮᱱ ᱫᱚ ᱥᱚᱛᱨᱩ ᱫᱚ ᱵᱟᱝ ᱠᱚ ᱦᱩᱭ ᱫᱟᱲᱮᱭᱟᱜᱼᱟ ᱱᱤᱡᱚᱨ ᱡᱟᱹᱛᱤ ᱨᱮᱱ ᱦᱚᱲ ᱜᱮ ᱱᱤᱡᱚᱨ ᱯᱮᱥᱟ ᱨᱮᱱ ᱦᱚᱲ ᱜᱮ ᱱᱤᱡᱚᱨ ᱨᱮᱱ ᱥᱚᱛᱨᱩ ᱠᱚ ᱵᱮᱱᱟᱜᱼᱟ ᱛᱚᱵᱮ ᱱᱚᱜᱼᱚ ᱱᱚᱝᱠᱟ ᱱᱤᱡᱚᱨ ᱠᱟᱹᱢᱤ ᱨᱮ ᱟᱨᱦᱚᱸ ᱚᱫᱷᱤᱠᱚᱨᱩ ᱚᱫᱷᱤᱠᱚ ᱵᱮᱥ ᱮᱢ ᱯᱨᱚᱯᱷᱚᱨᱢᱟᱱᱥᱼᱟ, ᱵᱮᱥ ᱮᱢ ᱠᱟᱹᱢᱤᱭᱟ, ᱮᱱᱠᱷᱟᱱ ᱟᱠᱚᱣᱟᱜ ᱡᱚᱞᱟᱣ ᱟᱠᱚ ᱛᱮᱜᱮ ᱠᱚ ᱡᱚᱞᱟᱣᱜᱼᱟ ᱟᱨ ᱟᱠᱚ ᱛᱮᱜᱮ ᱠᱚ ᱱᱚᱥᱴᱚᱜᱼᱟ᱾ ᱟᱠᱚ ᱛᱮᱜᱮ ᱚᱱᱟ ᱡᱚᱞᱟᱣ ᱛᱮᱜᱮ ᱟᱠᱚᱣᱟᱜ ᱜᱮ ᱠᱷᱮᱛᱤᱜᱼᱟ᱾ ᱛᱚᱵᱮ ᱱᱚᱜᱼᱚ ᱱᱚᱝᱠᱟ ᱠᱟᱛᱷᱟ ᱟᱵᱚ ᱥᱚᱢᱟᱡᱽ ᱨᱮ ᱡᱟᱦᱟᱸ ᱛᱤᱱᱟᱹᱜ ᱢᱮᱱᱟᱜ ᱵᱚᱱᱟ ᱠᱟᱹᱢᱤ ᱠᱟᱱ ᱠᱟᱹᱢᱤᱭᱟᱹ ᱦᱚᱲ, ᱠᱟᱹᱢᱤ ᱨᱮᱜᱮ ᱵᱚ ᱛᱟᱦᱮᱸᱱᱟ᱾ ᱮᱱᱠᱷᱟᱱ ᱡᱟᱦᱟᱸ ᱛᱤᱱᱟᱹᱜ ᱠᱚ ᱦᱤᱸᱥᱟᱹ ᱥᱩᱭᱟᱹ, ᱵᱟᱹᱭᱨᱤ ᱵᱟᱹᱫᱤ ᱠᱚ ᱞᱟᱜᱟᱜ ᱨᱮᱦᱚᱸ ᱟᱵᱚ ᱠᱟᱹᱢᱤ ᱯᱨᱚᱛᱤ ᱵᱟᱝ ᱵᱚ ᱦᱟᱴᱟᱣᱜᱼᱟ᱾ ᱚᱱᱟ ᱠᱟᱹᱢᱤ ᱯᱨᱚᱛᱤ ᱟᱵᱚ ᱡᱩᱨ ᱡᱩᱞᱩᱝ ᱜᱮᱵᱚ ᱫᱚᱦᱚᱭᱟ᱾ ᱮᱱᱠᱷᱟᱱ ᱟᱵᱚᱣᱟᱜ ᱠᱟᱹᱢᱤ ᱢᱟᱲᱟᱝ ᱥᱮᱫ ᱦᱚᱸ ᱥᱮᱱᱚᱜᱼᱟ ᱟᱨ ᱢᱟᱲᱟᱝ ᱥᱮᱫ ᱥᱮᱱ ᱠᱟᱛᱮ ᱟᱵᱚ ᱜᱮᱵᱚ ᱰᱮᱵᱷᱞᱚᱯᱟ ᱟᱵᱚ ᱜᱮ ᱩᱯᱚᱠᱟᱨ ᱦᱩᱭᱩᱜᱼᱟ ᱢᱟ ᱛᱚᱵᱮ ᱤᱧᱟᱹᱜ ᱪᱮᱱᱮᱞ ᱢᱟᱫᱽᱫᱷᱚᱢ ᱛᱮ ᱡᱟᱦᱟᱱᱟᱜ ᱥᱤᱠᱷᱱᱟᱹᱛ ᱵᱚ ᱧᱟᱢ ᱠᱮᱜᱼᱟ ᱟᱹᱞᱤᱧᱟᱜ ᱞᱟᱭᱤᱠ ᱥᱟᱵᱥᱠᱨᱟᱭᱤᱵᱽ ᱥᱮᱭᱟᱨ ᱟᱞᱚ ᱵᱚ ᱦᱤᱲᱤᱧ ᱢᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ